ᱡᱚᱦᱟᱨ ᱜᱮ ᱫᱤᱥᱚᱢ ᱯᱮᱲᱟ ᱠᱚ ᱱᱚᱣᱟ ᱜᱟᱶᱛᱟ ᱞᱮᱵᱮᱞ ᱨᱮ ᱟᱯᱮ ᱥᱟᱱᱟᱢ ᱠᱚᱣᱟᱜ ᱥᱟᱹᱜᱩᱱ ᱫᱟᱨᱟᱢ ᱢᱟᱜᱽ ᱵᱚᱸᱜᱟ ᱢᱩᱪᱟᱹᱫ ᱞᱮᱱᱠᱷᱟᱱ ᱜᱮ ᱯᱷᱟᱹᱜᱩᱱ ᱢᱩᱞᱩᱜᱚᱜᱼᱟ ᱥᱟᱱᱟᱢ ᱠᱚᱜᱮ ᱵᱚᱱ ᱵᱟᱲᱟᱭᱟ ᱟᱨ ᱯᱷᱟᱹᱜᱩᱱ ᱵᱚᱸᱜᱟ ᱢᱩᱞᱩᱜ ᱞᱮᱱᱠᱷᱟᱱ ᱜᱮ ᱠᱷᱮᱨᱣᱟᱲ ᱵᱚᱝᱥᱚ ᱥᱟᱱᱛᱟᱲ ᱥᱟᱶᱛᱟ ᱨᱮ ᱵᱟᱦᱟ ᱯᱚᱨᱚᱵᱽ ᱵᱚᱱ ᱵᱚᱸᱜᱟ ᱵᱳᱨᱳᱭᱟ ᱟᱫᱚ ᱚᱱᱠᱟ ᱜᱮ ᱛᱮᱦᱮᱧ ᱦᱚᱸ ᱢᱤᱫᱴᱟᱹᱝ ᱵᱟᱦᱟ ᱯᱚᱨᱚᱵᱽ ᱥᱮ ᱵᱟᱦᱟ ᱵᱚᱸᱜᱟ ᱠᱚ ᱥᱟᱯᱲᱟᱣ ᱥᱟᱹᱛ ᱟᱠᱟᱜᱼᱟ ᱡᱟᱦᱟᱸ ᱫᱚ ᱤᱝᱨᱮᱡᱤ ᱱᱮᱰᱟ ᱢᱟᱦᱟ ᱛᱮᱭᱤᱥ ᱢᱟᱨᱪ ᱫᱩ ᱦᱟᱡᱟᱨ ᱯᱚᱸᱪᱤᱥ ᱱᱮᱰᱟ ᱢᱟᱦᱟ ᱠᱟᱱᱟ ᱱᱚᱣᱟ ᱦᱤᱞᱳᱜ ᱟᱨ ᱚᱱᱟ ᱫᱚ ᱛᱮᱦᱮᱧ ᱩᱛᱟᱹᱨ ᱛᱮᱦᱮᱧ ᱜᱮ ᱠᱟᱱᱟ ᱛᱚ ᱫᱮᱞᱟ ᱵᱚᱱ ᱚᱠᱟ ᱨᱮᱠᱚ ᱥᱟᱯᱲᱟᱣ ᱠᱟᱜᱼᱟ ᱟᱨ ᱚᱠᱟ ᱨᱮᱱᱟᱜ ᱵᱟᱦᱟ ᱵᱚᱸᱜᱟ ᱦᱩᱭᱩᱜᱼᱟ ᱟᱨ ᱪᱮᱫ ᱞᱮᱠᱟ ᱠᱚ ᱦᱮᱡ ᱥᱮᱴᱮᱨ ᱠᱟᱱᱟ ᱚᱱᱟ ᱠᱚ ᱠᱟᱹᱴᱤᱡ ᱵᱚᱱ ᱧᱮᱞ ᱥᱟᱸᱜᱮᱭᱟ

ᱛᱚᱭᱟᱨ ᱜᱟᱛᱮ ᱠᱚ ᱱᱚᱜᱼᱚᱭ ᱮᱱᱮᱡ ᱠᱚᱦᱚᱸ ᱵᱚᱱ ᱧᱮᱞ ᱠᱮᱫ ᱜᱮᱭᱟ ᱛᱚ ᱫᱮᱞᱟ ᱵᱚᱱ ᱟᱫᱚ ᱫᱚᱫᱚᱱ ᱠᱚᱦᱚᱸ ᱠᱟᱹᱴᱤᱡ ᱵᱚᱱ ᱧᱮᱞ ᱞᱮᱠᱚ ᱜᱮ ᱫᱚᱫᱚᱱ ᱠᱚᱦᱚᱸ ᱪᱮᱫ ᱞᱮᱠᱟ ᱠᱚ ᱥᱟᱡᱟᱣ ᱟᱠᱟᱱᱟ ᱟᱨ ᱱᱩᱠᱩ ᱮᱱᱮᱡ ᱠᱚᱢᱟ ᱟᱹᱰᱤ ᱪᱮᱦᱨᱟ ᱠᱚ ᱥᱟᱡᱟᱣ ᱟᱠᱟᱱᱟ ᱟᱹᱰᱤ ᱨᱟᱹᱥᱠᱟᱹ ᱜᱮᱠᱚ ᱧᱮᱞᱚᱜ ᱠᱟᱱᱟ ᱮᱱᱮᱡ ᱮᱫᱟ ᱠᱚ ᱞᱩᱦᱩᱠ ᱮᱫᱟ ᱠᱚ ᱛᱚ ᱫᱚᱫᱚᱱ ᱠᱚᱦᱚᱸ ᱫᱮᱞᱟ ᱱᱩᱠᱩ ᱠᱟᱹᱴᱤᱡ ᱵᱚᱱ ᱧᱮᱞ ᱞᱮᱠᱚ ᱜᱮ ᱫᱚᱫᱚᱱ ᱠᱚ ᱪᱮᱫ ᱞᱮᱠᱟ ᱠᱚ ᱥᱟᱡᱟᱣ ᱟᱠᱟᱱᱟ ᱟᱨ ᱪᱮᱫ ᱞᱮᱠᱟ ᱠᱚ ᱫᱚᱱ ᱮᱫᱟ ᱠᱚ ᱟᱨ ᱪᱮᱫ ᱞᱮᱠᱟ ᱠᱚ ᱨᱟᱹᱥᱠᱟᱹ ᱠᱚ ᱦᱟᱹᱴᱤᱧ ᱦᱟᱯᱟᱴᱤᱧ ᱡᱚᱝ ᱠᱟᱱᱟ ᱠᱟᱹᱴᱤᱡ ᱠᱟᱹᱴᱤᱡ ᱵᱟᱹᱵᱩ ᱜᱤᱫᱽᱨᱟᱹ ᱛᱟᱠᱚ ᱦᱚᱸ ᱪᱮᱫ ᱞᱮᱠᱟ ᱠᱚ ᱥᱟᱡᱟᱣ ᱠᱟᱱᱟ ᱮᱠᱫᱚᱢ ᱟᱨ ᱟᱹᱰᱤ ᱨᱟᱹᱥᱠᱟᱹ ᱜᱮᱠᱚ ᱫᱚᱱᱮᱜᱼᱟ ᱠᱚ ᱟᱨ ᱨᱟᱹᱥᱠᱟᱹ ᱠᱚ ᱦᱟᱯᱟᱴᱤᱧ ᱡᱚᱝ ᱠᱟᱱᱟ ᱠᱚ ᱚᱱᱟ ᱥᱟᱶ ᱥᱟᱶᱛᱮ ᱱᱩᱠᱩ ᱵᱚᱭᱮᱥ ᱵᱚᱭᱮᱥ ᱵᱟᱵᱟ ᱦᱚᱲ ᱠᱚᱦᱚᱸ ᱥᱮ ᱠᱚᱲᱟ ᱠᱚᱦᱚᱸ ᱟᱨ ᱱᱚᱣᱟ ᱫᱷᱟᱨᱮ ᱡᱩᱣᱟᱹᱱ ᱠᱚᱲᱟ ᱠᱚᱦᱚᱸ ᱟᱨ ᱱᱚᱛᱮ ᱠᱟᱹᱴᱤᱡ ᱠᱟᱹᱴᱤᱡ ᱵᱟᱹᱵᱩ ᱜᱤᱫᱽᱨᱟᱹ ᱠᱚᱦᱚᱸ ᱟᱹᱰᱤ ᱨᱟᱹᱥᱠᱟᱹ ᱠᱚ ᱫᱚᱝ ᱮᱱᱮᱡ ᱠᱚ ᱛᱮᱠᱚ ᱥᱚᱫᱚᱨ ᱟᱵᱚᱱ ᱠᱟᱱᱟ ᱥᱮ ᱠᱚ ᱱᱚᱣᱟ ᱟᱵᱚᱣᱟᱜ ᱥᱮᱨᱣᱟ ᱠᱚ ᱵᱟᱧᱪᱟᱣ ᱫᱚᱦᱚ ᱨᱮᱱᱟᱜ ᱠᱚ ᱠᱩᱨᱩᱢᱩᱴᱩ ᱠᱚ ᱪᱷᱩᱴᱟᱹᱣ ᱠᱟᱱᱟ ᱠᱚ ᱛᱚ ᱱᱚᱜᱼᱚ ᱱᱚᱝᱠᱟ ᱥᱟᱡᱟᱣ ᱥᱟᱯᱲᱟᱣ ᱠᱟᱛᱮᱫ ᱡᱩᱫᱤ ᱱᱟᱦᱟᱜ ᱵᱟᱦᱟ ᱵᱚᱱ ᱫᱚᱱᱟ ᱥᱮ ᱵᱚᱱ ᱮᱱᱮᱡᱼᱟ ᱟᱹᱰᱤ ᱨᱟᱹᱥᱠᱟᱹ ᱵᱩᱡᱷᱟᱹᱜᱼᱟ ᱛᱚ ᱚᱱᱟ ᱥᱟᱶ ᱥᱟᱶᱛᱮ ᱥᱩᱴ ᱦᱚᱨᱚᱜ ᱪᱷᱟᱹᱯᱨᱤ ᱠᱩᱲᱤ ᱡᱟᱦᱮᱨ ᱛᱷᱟᱱ ᱨᱮ ᱵᱚᱞᱚ ᱞᱮᱱᱠᱷᱟᱱ ᱯᱷᱟᱹᱜᱩᱱ ᱵᱚᱸᱜᱟ ᱢᱩᱞᱩᱜ ᱥᱟᱶ ᱥᱟᱶᱛᱮ ᱵᱟᱦᱟ ᱵᱚᱸᱜᱟ ᱵᱚᱱ ᱥᱟᱹᱛ ᱥᱟᱯᱲᱟᱣᱟ ᱛᱚ ᱫᱮᱞᱟ ᱵᱚᱱ ᱫᱤᱥᱚᱢ ᱡᱟᱦᱮᱨ ᱜᱟᱲ ᱨᱮ ᱪᱷᱟᱯᱨᱤ ᱠᱩᱲᱤ ᱢᱤᱫᱴᱟᱝ ᱜᱳᱯᱨᱳ ᱠᱮᱢᱮᱨᱟ ᱥᱟᱵ ᱠᱟᱛᱮᱫ ᱵᱚᱞᱚ ᱟᱠᱟᱱ ᱛᱟᱵᱚᱣᱟᱭ ᱛᱤᱱᱟᱹᱜ ᱱᱟᱭ ᱠᱟᱱᱟ ᱱᱟᱯᱟᱭ ᱠᱟᱱᱟ ᱟᱯᱮᱜᱮ ᱵᱤᱪᱟᱹᱨ ᱛᱟᱵᱚᱱ ᱯᱮ